ᱥᱟᱱᱟᱢ ᱠᱚᱜᱮ ᱥᱟᱹᱜᱩᱱ ᱫᱟᱨᱟᱢ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱯᱟᱦᱴᱟ ᱠᱷᱚᱱ ᱛᱮᱦᱮᱧ ᱫᱚ ᱫᱮᱞᱟ ᱵᱚᱱ ᱚᱞᱪᱤᱠᱤ ᱨᱮᱱᱟᱜ ᱟᱲᱟᱝ ᱠᱚᱵᱚᱱ ᱥᱮᱬᱟ ᱞᱮᱜᱮ ᱪᱚᱞᱚ ᱵᱚᱱ ᱛᱟᱦᱚᱞᱮ ᱵᱟᱝ ᱵᱤᱞᱚᱢ ᱠᱟᱛᱮ ᱵᱚᱱ ᱮᱛᱚᱦᱚᱵ ᱠᱟᱜ ᱞᱮᱜᱮ ᱚ ᱚᱛ ᱚ ᱚᱝ ᱚᱞ ᱟ ᱟᱠ ᱟᱡ ᱟᱢ ᱟᱣ ᱤ ᱤᱥ ᱤᱦ ᱤᱧ ᱤᱨ ᱩ ᱩᱪ ᱩᱫ ᱩᱲ ᱩᱭ ᱮ ᱮᱰ ᱮᱱ ᱮᱲ ᱳ ᱳᱴ ᱳᱯ ᱳᱝ ᱳᱦ ᱢᱩᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱚᱦᱚᱛ ᱢᱟ ᱮᱱᱠᱷᱟᱱ ᱱᱚᱣᱟ ᱵᱷᱤᱰᱤᱭᱳ ᱧᱮᱞ ᱞᱟᱹᱜᱤᱫ ᱛᱮ ᱟᱭᱢᱟ ᱟᱭᱢᱟ ᱥᱟᱨᱦᱟᱣ ᱟᱨ ᱱᱚᱝᱠᱟ ᱜᱮ ᱚᱞ ᱪᱤᱠᱤ ᱠᱚᱵᱚᱱ ᱟᱲᱟᱝ ᱢᱟ ᱟᱨ ᱵᱚᱱ ᱦᱮᱣᱟᱭ ᱢᱟ ᱟᱨ ᱵᱚᱱ ᱥᱮᱬᱟᱭ ᱢᱟ ᱟᱨ ᱵᱚᱱ ᱥᱮᱬᱟ ᱦᱚᱪᱚ ᱠᱚᱢᱟ ᱪᱮᱫᱟᱜ ᱥᱮ ᱵᱟᱝ ᱢᱟ ᱚᱞ ᱪᱤᱠᱤ ᱨᱮᱱᱟᱜ ᱥᱟᱭ ᱥᱮᱨᱢᱟ ᱥᱟᱢᱟᱝ ᱨᱮ ᱵᱟᱜᱮ ᱥᱟᱭ ᱵᱟᱜᱮ ᱢᱚᱬᱮ ᱨᱮ ᱯᱩᱨᱟᱹᱜ ᱠᱟᱱᱟ ᱚᱱᱟ ᱟᱵᱚ ᱥᱟᱨ ᱥᱟᱹᱜᱩᱱ ᱛᱮ ᱦᱩᱭ ᱟᱵᱚᱱᱟ